ᱥᱟᱱᱟᱢ ᱠᱚᱜᱮ ᱡᱚᱦᱟᱨ ᱟᱹᱞᱤᱧᱟᱜ ᱥᱮᱪᱮᱫ ᱟᱠᱷᱲᱟ ᱤᱭᱩᱴᱩᱵᱽ ᱪᱮᱱᱮᱞ ᱛᱟᱞᱟᱛᱮ ᱡᱚᱛᱚ ᱦᱚᱲ ᱠᱚᱜᱮ ᱥᱟᱹᱜᱩᱱ ᱫᱟᱨᱟᱢ ᱛᱮᱦᱮᱧ ᱱᱟᱦᱟᱜ ᱡᱩᱜᱽ ᱨᱮᱱᱟᱜ ᱠᱟᱛᱷᱟ ᱩᱭᱦᱟᱹᱨ ᱞᱮᱠᱷᱟᱱ ᱦᱟᱦᱟᱲᱟ ᱜᱮ ᱵᱩᱡᱷᱟᱹᱜᱼᱟ ᱟᱵᱚᱣᱟᱜ ᱡᱤᱵᱚᱱ ᱨᱮᱱᱟᱜ ᱜᱷᱚᱴᱚᱱᱟ ᱩᱭᱦᱟᱹᱨ ᱞᱮᱠᱷᱟᱱ ᱟᱹᱰᱤ ᱦᱟᱦᱟᱲᱟ ᱜᱮ ᱵᱩᱡᱷᱟᱹᱜᱼᱟ ᱮᱱ ᱨᱮᱦᱚᱸ ᱟᱵᱚ ᱥᱚᱢᱟᱡᱽ ᱨᱮ ᱟᱵᱚ ᱠᱷᱮᱨᱣᱟᱲ ᱡᱟᱹᱛᱤ ᱨᱮ ᱟᱵᱚᱨᱮᱱ ᱡᱩᱣᱟᱹᱱ ᱠᱚᱲᱟ ᱠᱩᱲᱤ ᱠᱚ ᱞᱟᱹᱜᱤᱫ ᱟᱹᱰᱤᱜᱟᱱ ᱠᱟᱛᱷᱟ ᱩᱭᱦᱟᱹᱨ ᱫᱚᱨᱠᱟᱨ ᱜᱮᱭᱟ ᱢᱮᱱ ᱞᱮᱠᱷᱟᱱ ᱛᱮᱦᱮᱧ ᱟᱵᱚ ᱥᱟᱶᱛᱟ ᱥᱚᱢᱟᱡᱽ ᱨᱤᱱᱤᱡ ᱥᱮᱪᱮᱫ ᱥᱤᱠᱷᱱᱟᱹᱛ ᱠᱩᱲᱤ ᱦᱚᱯᱚᱱ ᱟᱜᱟᱢᱤ ᱨᱤᱱᱤᱡ ᱩᱱᱤ ᱫᱚ ᱥᱩᱞᱩᱠ ᱜᱷᱟᱨᱚᱸᱡᱽ ᱨᱤᱱᱤᱡ ᱜᱷᱟᱹᱨᱱᱤ ᱦᱩᱭ ᱫᱟᱲᱮᱭᱟᱜᱼᱟ ᱥᱮᱪᱮᱫ ᱠᱩᱲᱤ ᱦᱚᱯᱚᱱ ᱥᱤᱠᱷᱱᱟᱹᱛ ᱜᱷᱟᱨᱚᱸᱡᱽ ᱵᱮᱱᱟᱣ ᱫᱟᱲᱮᱭᱟᱜᱼᱟ ᱟᱵᱚ ᱠᱩᱲᱤ ᱦᱚᱯᱚᱱ ᱞᱟᱹᱜᱤᱫ ᱡᱚᱛᱚ ᱫᱟᱣ ᱢᱮᱱᱟᱜᱼᱟ ᱚᱞ ᱯᱟᱲᱦᱟᱣ ᱠᱟᱛᱮ ᱪᱟᱹᱠᱨᱤ ᱵᱟᱹᱠᱨᱤ ᱠᱟᱛᱮ ᱟᱨᱦᱚᱸ ᱟᱭᱢᱟ ᱠᱟᱹᱢᱤ ᱨᱮᱜᱮ ᱢᱤᱫᱴᱟᱝ ᱠᱩᱲᱤ ᱦᱚᱯᱚᱱ ᱥᱮᱪᱮᱫ ᱥᱤᱠᱷᱱᱟᱹᱛ ᱦᱩᱭ ᱞᱮᱱ ᱱᱟᱝ ᱮ ᱫᱟᱲᱮᱭᱟᱜᱼᱟ ᱥᱮᱪᱮᱫ ᱥᱤᱠᱷᱱᱟᱹᱛ ᱠᱟᱛᱮ ᱱᱤᱡᱮᱨᱟᱜ ᱠᱟᱴᱟᱛᱮ ᱱᱤᱡᱮ ᱛᱤᱸᱜᱩ ᱠᱮᱴᱮᱡ ᱫᱟᱲᱮᱭᱟᱜᱼᱟ ᱜᱷᱚᱨᱚ ᱥᱚᱝᱥᱟᱨ ᱠᱟᱛᱮ ᱟᱨ ᱢᱤᱫ ᱫᱤᱱ ᱟᱡᱨᱮᱱ ᱜᱤᱫᱽᱨᱟᱹ ᱠᱚ ᱵᱮᱥ ᱞᱮᱠᱟ ᱟᱹᱥᱩᱞ ᱫᱟᱲᱮ ᱟᱠᱚᱣᱟ ᱥᱮᱪᱮᱫ ᱥᱤᱠᱷᱱᱟᱹᱛ ᱞᱮᱱ ᱮᱱᱟᱝ ᱡᱟᱶᱟᱭ ᱚᱲᱟᱜ ᱨᱮ ᱥᱚᱝᱥᱟᱨ ᱵᱮᱱᱟᱣ ᱠᱟᱛᱮ ᱜᱤᱫᱽᱨᱟᱹ ᱠᱚ ᱞᱟᱹᱜᱤᱫ ᱥᱮᱪᱮᱫ ᱥᱤᱠᱷᱱᱟᱹᱛ ᱮ ᱟᱹᱜᱩ ᱫᱟᱲᱮ ᱟᱠᱚᱣᱟ ᱢᱮᱱᱟᱜ ᱠᱟᱛᱷᱟ ᱜᱤᱫᱽᱨᱟᱹᱭᱤᱡ ᱫᱚ ᱟᱭᱳ ᱵᱟᱵᱟ ᱜᱮ ᱠᱤᱱ ᱦᱩᱭᱩᱜ ᱠᱟᱱᱟ ᱯᱨᱚᱛᱷᱚᱢ ᱜᱩᱨᱩ ᱫᱚ ᱟᱭᱳ ᱵᱟᱵᱟ ᱜᱮ ᱠᱷᱚᱱ ᱜᱮ ᱮᱛᱚᱦᱚᱵ ᱥᱮᱪᱮᱫ ᱫᱚᱠᱤᱱ ᱮᱦᱚᱵᱟ ᱥᱚᱢᱟᱡᱽ ᱛᱟᱞᱟᱨᱮ ᱠᱩᱲᱤ ᱦᱚᱯᱚᱱ ᱡᱩᱫᱤ ᱥᱮᱪᱮᱫ ᱵᱟᱭ ᱛᱟᱦᱮᱱᱟ ᱜᱤᱫᱽᱨᱟᱹ ᱚᱱᱟ ᱨᱮᱭᱟᱜ ᱫᱟᱣ ᱵᱟᱠᱚ ᱤᱫᱤ ᱫᱟᱲᱮᱭᱟᱜᱼᱟ ᱜᱤᱫᱽᱨᱟᱹᱣᱟᱜ ᱢᱚᱱ ᱨᱮ ᱥᱮᱪᱮᱫ ᱥᱤᱠᱷᱱᱟᱹᱛ ᱩᱭᱦᱟᱹᱨ ᱵᱟᱭ ᱦᱤᱡᱩᱜᱼᱟ ᱛᱮᱦᱮᱧ ᱠᱩᱲᱤ ᱦᱚᱯᱚᱱ ᱪᱮᱫ ᱵᱟᱭ ᱪᱤᱠᱟᱹᱭᱮᱫᱼᱟ ᱚᱛ ᱠᱷᱚᱱ ᱥᱮᱨᱢᱟ ᱫᱷᱟᱹᱨᱤᱡ ᱩᱰᱟᱹᱣ ᱫᱟᱲᱮᱭᱟᱜ ᱠᱟᱱᱟᱭ ᱰᱟᱠᱛᱚᱨ ᱠᱷᱚᱱ ᱠᱟᱹᱨᱤᱜᱚᱨ ᱫᱷᱟᱹᱨᱤᱡ ᱠᱟᱹᱢᱤ ᱫᱟᱲᱮᱭᱟᱜ ᱠᱟᱱᱟᱭ ᱥᱤᱧ ᱠᱷᱚᱱ ᱧᱤᱫᱟᱹ ᱫᱷᱟᱹᱨᱤᱡ ᱡᱚᱛᱚᱣᱟᱜ ᱠᱟᱹᱢᱤ ᱠᱷᱟᱹᱴᱤ ᱠᱚ ᱫᱟᱲᱮᱭᱟᱜ ᱠᱟᱱᱟ ᱠᱚᱲᱟ ᱠᱷᱚᱱ ᱠᱩᱲᱤ ᱫᱚ ᱵᱟᱝ ᱠᱚ ᱠᱚᱢᱟ ᱡᱚᱛᱚᱣᱟᱜ ᱠᱷᱮᱛᱨᱮ ᱨᱮᱜᱮ ᱠᱚᱲᱟ ᱟᱨ ᱠᱩᱲᱤ ᱫᱚ ᱥᱚᱢᱟᱱ ᱜᱮᱠᱤᱱ ᱠᱟᱹᱢᱤ ᱠᱟᱱᱟ ᱤᱠᱷᱟᱹᱱ ᱥᱟᱶᱛᱟ ᱥᱚᱢᱟᱡᱽ ᱨᱮ ᱧᱮᱞᱚᱜ ᱠᱟᱱᱟ ᱟᱵᱚᱣᱟᱜ ᱠᱷᱮᱨᱣᱟᱲ ᱥᱚᱢᱟᱡᱽ ᱨᱮ ᱧᱮᱞᱚᱜ ᱠᱟᱱᱟ ᱠᱚᱲᱟ ᱠᱷᱚᱱ ᱠᱩᱲᱤ ᱜᱮ ᱵᱤᱥᱛᱤ ᱫᱟᱭᱤᱛᱛᱚ ᱤᱫᱤ ᱠᱟᱛᱮ ᱚᱲᱟᱜ ᱨᱮᱭᱟᱜ ᱜᱷᱟᱨᱚᱸᱡᱽ ᱠᱚ ᱪᱚᱲᱟᱣᱮᱫᱼᱟ ᱛᱚᱵᱮ ᱚᱱᱟ ᱞᱟᱹᱜᱤᱫ ᱠᱷᱟᱱ ᱟᱵᱚᱨᱮᱱ ᱠᱩᱲᱤ ᱦᱚᱯᱚᱱ ᱥᱮᱪᱮᱫᱚᱜ ᱫᱚᱨᱠᱟᱨᱚᱜ ᱠᱟᱱᱟ ᱥᱮᱪᱮᱫ ᱥᱤᱠᱷᱱᱟᱹᱛ ᱞᱮᱱᱠᱷᱟᱱ ᱥᱩᱞᱩᱠ ᱜᱷᱟᱨᱚᱸᱡᱽ ᱵᱮᱱᱟᱣ ᱫᱟᱲᱮᱭᱟᱜᱼᱟ ᱥᱩᱞᱩᱡ ᱜᱷᱟᱨᱚᱸᱡᱽ ᱨᱮᱱ ᱦᱚᱲ ᱡᱚᱛᱚ ᱦᱚᱲ ᱥᱟᱢᱴᱟᱣ ᱫᱟᱲᱮᱭᱟᱠᱚᱣᱟᱭ ᱚᱱᱟᱛᱮ ᱡᱚᱛᱚ ᱟᱭᱳᱼᱵᱟᱵᱟ ᱟᱹᱞᱤᱧ ᱱᱮᱦᱚᱨᱟᱵᱚᱱ ᱠᱟᱱᱟ ᱡᱚᱛᱚ ᱦᱚᱲ ᱜᱮ ᱟᱵᱚ ᱨᱮᱱ ᱠᱩᱲᱤ ᱦᱚᱯᱚᱱ ᱥᱮᱪᱮᱫ ᱥᱤᱠᱷᱱᱟᱹᱛ ᱚᱪᱚ ᱠᱚᱢᱟ ᱵᱚᱭᱮᱥ ᱠᱚ ᱟᱹᱣᱨᱤ ᱠᱷᱚᱱ ᱜᱮᱠᱚ ᱵᱟᱯᱞᱟᱜ ᱠᱟᱱᱟ ᱛᱚᱵᱮ ᱱᱚᱣᱟ ᱠᱚ ᱤᱫᱤ ᱠᱟᱛᱮ ᱟᱵᱚ ᱠᱤᱪᱷᱤ ᱟᱠᱚ ᱞᱟᱹᱜᱤᱫ ᱥᱚᱢᱚᱭ ᱠᱚ ᱴᱷᱤᱠ ᱥᱚᱢᱚᱭ ᱨᱮᱜᱮ ᱵᱟᱯᱞᱟᱜ ᱨᱮᱭᱟᱜ ᱵᱚ ᱨᱤᱠᱟᱹᱭ ᱢᱟ ᱚᱴᱷᱨᱚ ᱵᱚᱝᱥᱚ ᱚᱴᱷᱨᱚ ᱵᱚᱨᱥᱚ ᱟᱹᱣᱨᱤ ᱦᱩᱭᱩᱜ ᱨᱮᱫᱚ ᱵᱟᱝ ᱵᱚ ᱵᱟᱯᱞᱟ ᱠᱚᱢᱟ ᱟᱠᱚᱣᱟᱜ ᱜᱮᱭᱟᱱ ᱥᱟᱱ ᱦᱮᱡ ᱞᱮᱱ ᱨᱮᱥᱮ ᱩᱱᱤ ᱚᱲᱟᱜ ᱥᱚᱝᱥᱟᱨ ᱛᱮᱭᱟᱨ ᱞᱟᱹᱜᱤᱫ ᱮ ᱥᱟᱯᱲᱟᱜᱼᱟ ᱡᱩᱫᱤ ᱠᱩᱪᱤ ᱦᱚᱲᱢᱚ ᱨᱮᱜᱮ ᱟᱡ ᱟᱹᱰᱤ ᱜᱟᱱ ᱫᱟᱭᱤᱛᱛᱚ ᱵᱚ ᱮᱢᱟᱭᱟ ᱱᱤᱦᱟᱹᱛᱤ ᱩᱱᱤ ᱢᱤᱫ ᱫᱤᱱ ᱵᱟᱝ ᱢᱤᱫ ᱫᱤᱱ ᱩᱱᱤ ᱦᱟᱹᱨᱥᱩᱲᱚᱜ ᱜᱮᱭᱟ ᱚᱱᱟ ᱞᱟᱹᱜᱤᱫ ᱛᱮ ᱟᱵᱚᱣᱟᱜ ᱢᱟᱨᱟᱝ ᱫᱟᱭᱤᱛᱛᱚ ᱢᱮᱱᱟᱜᱼᱟ ᱟᱭᱳ ᱵᱟᱵᱟ ᱠᱚ ᱵᱷᱟᱹᱭ ᱵᱚᱭᱦᱟ ᱠᱚ ᱡᱚᱛᱚ ᱦᱚᱲᱟᱜ ᱜᱮ ᱱᱚᱣᱟ ᱫᱚ ᱫᱟᱭᱤᱛᱛᱚ ᱠᱟᱱᱟ ᱛᱚᱵᱮ ᱟᱵᱚ ᱵᱚ ᱵᱩᱡᱷᱟᱹᱜ ᱢᱟ ᱟᱵᱚ ᱵᱚ ᱥᱚᱢᱡᱷᱟᱹᱜ ᱢᱟ ᱛᱮᱦᱮᱧ ᱨᱮᱱ ᱠᱩᱲᱤ ᱦᱚᱯᱚᱱ ᱥᱮᱪᱮᱫ ᱥᱤᱠᱷᱱᱟᱹᱛ ᱠᱚᱣᱟ ᱵᱚ ᱮᱱᱠᱷᱟᱱ ᱟᱠᱚ ᱞᱟᱹᱜᱤᱫ ᱥᱩᱞᱩᱠ ᱜᱷᱟᱨᱚᱸᱡᱽ ᱟᱨ ᱢᱤᱫ ᱫᱤᱱ ᱛᱮᱭᱟᱨ ᱫᱟᱲᱮ ᱠᱚᱜᱼᱟ ᱱᱚᱣᱟ ᱠᱚ ᱫᱟᱣ ᱫᱚ ᱢᱟ ᱦᱤᱡᱩᱜ ᱯᱮ ᱵᱷᱟᱹᱭ ᱠᱚ ᱵᱚᱭᱦᱟ ᱠᱚ ᱟᱭᱳ ᱠᱚ ᱵᱟᱵᱟ ᱠᱚ ᱡᱚᱛᱚ ᱦᱚᱲ ᱛᱮᱜᱮ ᱥᱮᱪᱮᱫ ᱠᱚᱣᱟ ᱵᱚ ᱠᱩᱲᱤ ᱦᱚᱯᱚᱱ ᱥᱮᱪᱮᱫ ᱠᱚᱣᱟ ᱵᱚ ᱥᱩᱞᱩᱠ ᱥᱚᱝᱥᱟᱨ ᱵᱚ ᱵᱮᱱᱟᱣ ᱟᱠᱚᱣᱟ ᱟᱵᱚ ᱟᱠᱚ ᱛᱮᱜᱮ ᱱᱤᱦᱟᱹᱛᱤ ᱢᱤᱫ ᱫᱤᱱ ᱵᱟᱝ ᱢᱤᱫ ᱫᱤᱱ ᱟᱠᱚᱣᱟᱜ ᱠᱟᱴᱟ ᱛᱮᱜᱮ ᱛᱤᱸᱜᱩ ᱠᱮᱴᱮᱡ ᱠᱟᱛᱮ ᱠᱚ ᱢᱮᱱᱟ ᱥᱮᱪᱮᱫ ᱠᱩᱲᱤ ᱦᱚᱯᱚᱱ ᱥᱤᱠᱷᱱᱟᱹᱛ ᱢᱟᱨᱥᱟᱞ ᱰᱟᱦᱟᱨᱟᱭ ᱥᱤᱠᱷᱱᱟᱹᱛ ᱢᱟᱨᱥᱟᱞ ᱰᱟᱦᱟᱨᱟᱭ ᱢᱟ ᱛᱚᱵᱮ ᱛᱮᱦᱮᱧ ᱫᱚ ᱤᱱᱟᱹᱜ ᱜᱮ ᱟᱯᱮᱭᱟᱜ ᱵᱤᱪᱟᱹᱨ ᱱᱚᱣᱟ ᱪᱮᱱᱮᱞ ᱛᱟᱞᱟᱛᱮ ᱞᱟᱭᱤᱠ ᱥᱟᱵᱥᱠᱨᱟᱭᱤᱵᱽ ᱠᱚᱢᱮᱱᱴ ᱫᱚ ᱟᱞᱚᱵᱚ ᱦᱤᱲᱤᱧ ᱢᱟ ᱢᱟ ᱛᱚᱵᱮ ᱛᱮᱦᱮᱧ ᱫᱚ ᱤᱱᱟᱹᱜ ᱜᱮ ᱡᱚᱦᱟᱨ